ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱦᱚᱲ ᱦᱚᱯᱚᱱ ᱢᱟᱹᱱᱢᱤ ᱡᱤᱵᱚᱱ ᱟᱵᱚ ᱥᱟᱢᱟᱡᱤᱠ ᱯᱨᱟᱬᱤ ᱞᱮᱠᱟᱛᱮ ᱥᱟᱶᱛᱟ ᱥᱚᱢᱟᱡᱽ ᱨᱮᱜᱮ ᱵᱚ ᱛᱟᱦᱮᱱᱟ ᱥᱟᱶᱛᱟ ᱥᱚᱢᱟᱡᱽ ᱨᱮ ᱛᱟᱦᱮᱸ ᱠᱟᱛᱮ ᱟᱵᱚᱣᱟᱜ ᱡᱤᱵᱚᱱ ᱡᱟᱯᱚᱱ ᱨᱮᱭᱟᱜ ᱢᱩᱬᱚ ᱦᱚᱲ ᱦᱚᱯᱚᱱᱟᱜ ᱩᱫᱽᱫᱮᱥᱥᱚ ᱠᱟᱱᱟ ᱛᱚᱵᱮ ᱟᱵᱚ ᱥᱚᱢᱟᱡᱽ ᱨᱮᱵᱚ ᱛᱟᱦᱮᱱᱟ ᱢᱟᱱᱮ ᱟᱹᱛᱩ ᱨᱮᱵᱚ ᱛᱟᱦᱮᱱᱟ ᱢᱟᱱᱮ ᱥᱚᱦᱚᱨ ᱵᱟᱡᱟᱨ ᱨᱮᱵᱚ ᱡᱟᱦᱟᱸ ᱨᱮᱵᱚ ᱛᱟᱦᱮᱸᱭᱮᱱ ᱟᱵᱚ ᱱᱤᱡᱚᱨᱟᱜ ᱡᱚᱛᱚ ᱦᱚᱲ ᱡᱚᱛᱚ ᱦᱚᱲ ᱪᱮᱛᱟᱱ ᱨᱮᱜᱮ ᱟᱵᱚ ᱱᱤᱨᱵᱷᱚᱨ ᱛᱮᱜᱮ ᱢᱮᱱᱟᱜ ᱵᱚᱱᱟ ᱟᱵᱚ ᱯᱟᱨᱤᱵᱟᱨᱤᱠ ᱠᱷᱮᱛᱨᱮ ᱨᱮ ᱦᱳᱠ ᱥᱟᱝᱥᱟᱨᱤᱠ ᱠᱷᱮᱛᱨᱮ ᱨᱮ ᱦᱳᱠ ᱫᱮᱵᱟ ᱟᱨ ᱱᱮᱵᱟ ᱤᱫᱤ ᱟᱨ ᱟᱹᱜᱩ ᱧᱟᱢ ᱟᱨ ᱮᱢᱚᱜ ᱱᱚᱣᱟ ᱠᱚᱫᱚ ᱱᱤᱛᱤᱫᱤᱱᱤᱭᱟᱜ ᱜᱷᱚᱴᱚᱱᱟ ᱠᱟᱱᱟ ᱱᱚᱰᱮ ᱠᱟᱛᱷᱟ ᱦᱤᱡᱩᱜ ᱠᱟᱱᱟ ᱮᱢ ᱟᱨ ᱟᱹᱜᱩ ᱚᱱᱟ ᱱᱤᱡᱮᱨᱟᱜ ᱠᱷᱮᱛᱨᱮ ᱨᱮ ᱛᱤᱱᱟᱹᱜ ᱡᱳᱨ ᱠᱟᱹᱢᱤᱜ ᱠᱟᱱᱟ ᱩᱲᱤᱭᱟᱹ ᱛᱮᱠᱚ ᱢᱮᱱᱟ ᱫᱮᱵᱟ ᱟᱨ ᱱᱮᱵᱟ ᱫᱮᱵᱟ ᱯᱟᱭᱵᱟ ᱱᱚᱝᱠᱟᱱ ᱡᱤᱱᱤᱥ ᱠᱟᱱᱟ ᱟᱵᱚ ᱟᱨ ᱢᱤᱫ ᱦᱚᱲ ᱪᱮᱛᱟᱱ ᱨᱮ ᱧᱟᱢ ᱞᱟᱹᱜᱤᱫ ᱵᱚ ᱪᱟᱦᱟᱣ ᱠᱷᱟᱱ ᱩᱱᱤ ᱪᱮᱛᱟᱱ ᱨᱮ ᱟᱵᱚᱣᱟᱜ ᱵᱮᱵᱷᱟᱨ ᱟᱵᱚᱣᱟᱜ ᱥᱚᱱᱢᱟᱱ ᱟᱵᱚᱣᱟᱜ ᱵᱷᱚᱠᱛᱤ ᱛᱤᱱᱟᱹᱜ ᱛᱟᱦᱮᱱ ᱠᱟᱱᱟ ᱟᱵᱚ ᱟᱨ ᱢᱤᱫ ᱦᱚᱲ ᱯᱨᱚᱛᱤ ᱡᱟᱦᱟᱸ ᱛᱤᱱᱟᱹᱜ ᱥᱚᱱᱢᱟᱱ ᱵᱚ ᱫᱮᱠᱷᱟᱣᱟ ᱡᱟᱦᱟᱸ ᱛᱤᱱᱟᱹᱜ ᱵᱷᱚᱠᱛᱤ ᱵᱷᱟᱵᱽ ᱵᱚ ᱫᱮᱠᱷᱟᱣᱟ ᱡᱟᱦᱟᱸ ᱛᱤᱱᱟᱹᱜ ᱵᱮᱥ ᱵᱚ ᱧᱟᱢᱮᱭᱟ ᱟᱡ ᱦᱚᱸ ᱚᱱᱠᱟᱜᱮ ᱟᱵᱚ ᱦᱚᱸ ᱵᱮᱥᱮ ᱧᱟᱢ ᱵᱚᱱᱟ ᱥᱚᱱᱢᱟᱱᱮ ᱮᱢᱟ ᱵᱚᱱᱟ ᱟᱨ ᱟᱵᱚ ᱦᱚᱸ ᱵᱷᱚᱠᱛᱤ ᱥᱚᱦᱚᱠᱟᱨᱮ ᱡᱟᱜᱮ ᱧᱮᱞ ᱵᱚᱱᱟ ᱡᱟᱦᱟᱸ ᱞᱮᱠᱟ ᱢᱤᱫᱴᱤᱡ ᱫᱟᱨᱮ ᱡᱚ ᱞᱮᱱᱠᱷᱟᱱ ᱡᱚ ᱫᱟᱨᱮ ᱡᱚ ᱞᱮᱱᱠᱷᱟᱱ ᱟᱡ ᱟᱡ ᱛᱮᱜᱮ ᱞᱟᱛᱟᱨ ᱥᱮᱫ ᱟᱡᱟᱜ ᱰᱟᱹᱨ ᱠᱚ ᱡᱚ ᱥᱟᱶ ᱟᱹᱛᱩᱨ ᱟᱬᱜᱚᱱᱟ ᱚᱱᱠᱟᱜᱮ ᱢᱤᱫᱴᱤᱡ ᱮᱢᱚᱜ ᱦᱚᱲᱟᱜ ᱫᱚ ᱥᱚᱵᱲᱮ ᱵᱚᱦᱚᱜ ᱫᱚ ᱵᱟᱝ ᱛᱩᱞ ᱟᱛᱮ ᱥᱚᱵᱲᱮ ᱵᱚᱦᱚᱜ ᱛᱤᱨᱩᱵ ᱟᱛᱮ ᱜᱮ ᱛᱟᱦᱮᱱᱟ ᱛᱚᱵᱮ ᱟᱵᱚ ᱡᱟᱦᱟᱱᱟᱜ ᱵᱚ ᱟᱥᱟᱭᱟ ᱟᱵᱚ ᱛᱤᱱᱟᱹᱜ ᱵᱚ ᱮᱢ ᱟᱠᱟᱫᱮᱭᱟ ᱚᱱᱟ ᱤᱫᱤ ᱠᱟᱛᱮ ᱟᱵᱚ ᱵᱚ ᱟᱥᱟᱭ ᱢᱟ ᱟᱨ ᱟᱢ ᱵᱟᱢ ᱮᱢᱟᱭᱟ ᱟᱨ ᱧᱟᱢᱮᱢ ᱟᱥᱟᱭᱟ ᱱᱚᱣᱟ ᱠᱟᱛᱷᱟ ᱫᱚ ᱠᱮᱵᱮ ᱦᱮᱞᱮ ᱵᱟᱭ ᱦᱩᱭ ᱫᱟᱲᱮ ᱠᱚᱜᱼᱟ ᱚᱱᱟ ᱤᱫᱤ ᱠᱟᱛᱮ ᱡᱟᱦᱟᱱᱟᱜ ᱥᱚᱝᱜᱚᱴᱷᱚᱱ ᱠᱚᱨᱮ ᱵᱚ ᱢᱮᱥᱟᱜ ᱠᱟᱱᱟ ᱡᱟᱦᱟᱱᱟᱜ ᱱᱤᱡᱚᱨᱟᱜ ᱵᱮᱠᱛᱤᱜᱚᱛᱚ ᱠᱷᱮᱛᱨᱮ ᱨᱮ ᱦᱳᱣ ᱟᱢ ᱟᱨ ᱢᱤᱫ ᱦᱚᱲ ᱯᱨᱚᱛᱤ ᱡᱟᱦᱟᱸ ᱛᱤᱱᱟᱹᱜ ᱥᱱᱮᱦᱚ ᱵᱚᱱ ᱫᱮᱠᱷᱟᱣᱮᱫᱼᱟ ᱡᱟᱦᱟᱸ ᱛᱤᱱᱟᱹᱜ ᱟᱫᱚᱨ ᱫᱚᱨᱚᱫᱚᱢ ᱫᱮᱠᱷᱟᱣᱟ ᱚᱱᱠᱟᱜᱮ ᱟᱡ ᱦᱚᱸ ᱟᱢ ᱯᱨᱚᱛᱤ ᱵᱮᱵᱷᱟᱨ ᱛᱟᱭ ᱦᱩᱭᱩᱜᱼᱟ ᱚᱱᱟᱛᱮ ᱡᱚᱛᱚ ᱦᱚᱲ ᱟᱵᱚ ᱧᱟᱢ ᱪᱟᱦᱟᱣ ᱢᱟᱲᱟᱝ ᱨᱮ ᱮᱢᱚᱜ ᱞᱟᱹᱜᱤᱫ ᱵᱚ ᱪᱟᱦᱟᱣ ᱫᱚᱨᱠᱟᱨ ᱚᱱᱟᱛᱮ ᱟᱵᱚ ᱮᱢᱚᱜ ᱵᱚ ᱪᱟᱦᱟᱣ ᱞᱮᱠᱷᱟᱱ ᱪᱟᱸᱫᱚ ᱵᱚᱸᱜᱟ ᱢᱮᱱᱟᱭᱟ ᱧᱮᱡ ᱧᱮᱞ ᱠᱟᱱᱟᱭ ᱱᱤᱦᱟᱹᱛᱤ ᱢᱤᱫ ᱫᱤᱱ ᱵᱟᱝ ᱢᱤᱫ ᱫᱤᱱ ᱡᱟᱦᱟᱸ ᱟᱠᱟᱨ ᱛᱮᱜᱮ ᱚᱱᱟ ᱫᱚᱵᱚ ᱧᱟᱢ ᱨᱩᱣᱟᱹᱲᱟ ᱚᱱᱟᱛᱮ ᱨᱮᱸᱜᱮᱡ ᱫᱩᱠᱷᱤ ᱚᱥᱚᱦᱟᱭ ᱦᱚᱲ ᱠᱚ ᱞᱟᱹᱜᱤᱫ ᱟᱵᱚ ᱥᱚᱵᱟᱹᱲᱮ ᱛᱤ ᱠᱷᱩᱞᱟᱹ ᱦᱟᱛᱮ ᱡᱟᱦᱟᱱᱟᱜ ᱜᱮ ᱡᱟᱦᱟᱱᱟᱜ ᱟᱵᱚ ᱮᱢᱚᱜ ᱞᱟᱹᱜᱤᱫ ᱵᱚ ᱪᱟᱦᱟᱣ ᱢᱟ ᱮᱱᱠᱷᱟᱱ ᱟᱵᱚᱣᱟᱜ ᱦᱚᱲ ᱨᱮᱭᱟᱜ ᱦᱚᱲ ᱡᱤᱵᱚᱱ ᱨᱮ ᱢᱮᱱᱟᱜ ᱢᱟᱱᱚᱵᱤᱠᱚᱛᱟ ᱢᱤᱫᱴᱟᱝ ᱡᱤᱱᱤᱥ ᱟᱵᱚᱣᱟᱜ ᱵᱷᱤᱛᱟᱹᱨ ᱨᱮ ᱧᱮᱞᱚᱜᱼᱟ ᱚᱱᱟᱛᱮ ᱥᱚᱢᱟᱡᱽ ᱨᱮ ᱡᱟᱦᱟᱸ ᱛᱤᱱᱟᱹᱜ ᱞᱟᱛᱟᱨ ᱯᱟᱭᱦᱟ ᱨᱮ ᱢᱮᱱᱟᱜ ᱠᱚ ᱦᱚᱲ ᱠᱚ ᱞᱟᱹᱜᱤᱫ ᱦᱚᱸ ᱡᱚᱛᱚ ᱦᱚᱲ ᱯᱨᱚᱛᱤ ᱟᱵᱚ ᱫᱟᱭᱟᱢᱟᱱ ᱵᱷᱟᱵᱽ ᱵᱚ ᱟᱹᱜᱩᱭᱟ ᱥᱚᱦᱟᱱᱩᱵᱷᱩᱛᱤ ᱵᱚ ᱟᱹᱜᱩᱭᱟ ᱮᱱᱠᱷᱟᱱ ᱟᱵᱚ ᱮᱢᱚᱜ ᱞᱟᱹᱜᱤᱫ ᱡᱟᱦᱟᱸ ᱛᱤᱱᱟᱹᱜ ᱥᱚᱠᱠᱷᱚᱢ ᱟᱵᱚ ᱮᱢᱚᱜ ᱤᱱᱟᱹᱜ ᱫᱚᱨᱠᱟᱨ ᱦᱚᱲ ᱠᱚ ᱞᱟᱹᱜᱤᱫ ᱮᱢᱚᱜ ᱞᱟᱹᱜᱤᱫ ᱵᱚ ᱪᱮᱥᱴᱟᱭᱟ ᱮᱱᱠᱷᱟᱱ ᱟᱵᱚᱣᱟᱜ ᱢᱚᱱ ᱨᱮ ᱥᱟᱱᱛᱤ ᱦᱤᱡᱩᱜᱼᱟ ᱟᱵᱚᱣᱟᱜ ᱢᱚᱱ ᱨᱮ ᱫᱮᱵᱟ ᱟᱨ ᱯᱟᱭᱵᱟ ᱮᱢᱚᱜ ᱟᱨ ᱟᱡ ᱴᱷᱮᱱ ᱠᱷᱚᱱ ᱟᱹᱜᱩ ᱞᱮᱠᱟᱱ ᱡᱤᱱᱤᱥ ᱞᱮᱠᱟᱛᱮ ᱟᱵᱚ ᱟᱹᱰᱤ ᱨᱟᱹᱥᱠᱟᱹ ᱨᱮᱵᱚ ᱛᱟᱦᱮᱱᱟ ᱱᱚᱣᱟ ᱥᱚᱝᱥᱟᱨ ᱛᱟᱞᱟ ᱨᱮ ᱱᱚᱣᱟ ᱥᱚᱢᱟᱡᱽ ᱛᱟᱞᱟ ᱨᱮ ᱟᱵᱚᱣᱟᱜ ᱡᱤᱣᱤ ᱡᱤᱵᱚᱱ ᱯᱩᱨᱟᱹ ᱥᱟᱱᱛᱤ ᱨᱮᱜᱮ ᱛᱟᱦᱮᱱᱟ ᱚᱱᱟ ᱵᱚ ᱟᱹᱭᱠᱟᱹᱣᱟ ᱢᱟ ᱛᱚᱵᱮ ᱱᱚᱣᱟ ᱪᱮᱱᱮᱞ ᱛᱟᱞᱟᱛᱮ ᱱᱚᱣᱟ ᱵᱤᱪᱟᱹᱨ ᱪᱮᱫ ᱞᱮᱠᱟ ᱵᱚ ᱵᱩᱡᱷᱟᱹᱣ ᱠᱮᱜᱼᱟ ᱠᱚᱢᱮᱱᱴ ᱛᱟᱞᱟᱛᱮ ᱡᱚᱛᱚ ᱦᱚᱲ ᱵᱚ ᱞᱟᱹᱭ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱥᱟᱱᱟᱢ ᱠᱚᱜᱮ ᱡᱚᱦᱟᱨ